ᱚᱱᱟ ᱱᱟᱜ ᱠᱟᱭᱨᱟ ᱠᱚᱪᱟ ᱨᱮᱱᱟᱜ ᱠᱟᱱᱟ ᱡᱚᱦᱟᱨ ᱜᱮ ᱥᱟᱱᱟᱢ ᱠᱚ ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱱᱟᱜ ᱛᱟᱵᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱜᱼᱚᱭ ᱱᱩᱱᱟᱹᱜ ᱰᱷᱮᱨ ᱱᱟᱜ ᱡᱚᱛᱚ ᱞᱤᱧ ᱥᱤᱞᱟᱹᱭ ᱪᱟᱵᱟ ᱟᱠᱟᱫ ᱛᱟᱵᱚᱣᱟ ᱟᱫᱚ ᱱᱤᱛᱚᱜ ᱱᱟᱜ ᱚᱱᱟ ᱜᱮᱞᱤᱧ ᱵᱟᱹᱭᱥᱟᱹᱣ ᱠᱟᱜ ᱞᱟᱹᱜᱤᱫᱚᱜ ᱜᱟᱯᱟ ᱱᱟᱜ ᱤᱧ ᱤᱫᱤ ᱦᱚᱴᱚᱭ ᱛᱟᱵᱚᱣᱟ ᱛᱚ ᱟᱨ ᱱᱚᱝᱠᱟ ᱛᱮᱢᱟ ᱱᱟᱦᱟᱜ ᱵᱟᱭ ᱜᱟᱱᱚᱜᱼᱟ ᱵᱟᱭᱤᱠ ᱨᱮ ᱞᱟᱫᱮ ᱦᱚᱸ ᱟᱫᱚ ᱪᱮᱦᱨᱟ ᱫᱷᱟᱨᱟ ᱱᱟᱦᱟᱜ ᱱᱚᱰᱮ ᱞᱤᱧ ᱵᱟᱹᱭᱥᱟᱹᱣ ᱨᱮᱰᱤ ᱠᱟᱜᱼᱟ ᱟᱨ ᱜᱟᱯᱟ ᱱᱟᱦᱟᱜ ᱤᱧ ᱤᱫᱤ ᱛᱟᱵᱚᱣᱟ ᱟᱫᱚ ᱱᱤᱛᱚᱜ ᱱᱟᱦᱟᱜ ᱚᱱᱟ ᱜᱮᱞᱤᱧ ᱵᱟᱹᱭᱥᱟᱹᱣ ᱞᱟᱹᱜᱤᱫ ᱛᱟᱵᱚᱱ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱣᱟ ᱛᱤᱱᱟᱹᱜ ᱰᱷᱮᱨᱟ ᱟᱹᱰᱤ ᱰᱷᱮᱨ ᱱᱟᱦᱟᱜ ᱞᱤᱧ ᱥᱤᱞᱟᱹᱭ ᱠᱟᱜᱼᱟ ᱱᱤᱭᱟᱹ ᱦᱟᱯᱛᱟ ᱫᱚ ᱚᱱᱮ ᱱᱟᱦᱟᱜ ᱟᱫᱚ ᱱᱤᱛᱚᱜ ᱱᱟᱦᱟᱜ ᱱᱚᱣᱟ ᱜᱮ ᱦᱟᱸᱜ ᱞᱤᱧ ᱵᱟᱹᱭᱥᱟᱹᱣ ᱨᱮᱰᱤ ᱛᱟᱵᱚᱣᱟ

ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱣᱟ ᱡᱚᱛᱚ ᱥᱤᱞᱟᱹᱭ ᱨᱮᱰᱤ ᱪᱟᱵᱟ ᱟᱠᱟᱱᱟ ᱟᱨ ᱱᱚᱜᱼᱚᱭ ᱱᱟᱦᱟᱜ ᱮ ᱟᱹᱜᱩ ᱠᱮᱫ ᱛᱟᱵᱚᱣᱟ ᱟᱫᱚ ᱦᱟᱸᱜ ᱱᱚᱸᱰᱮ ᱱᱟᱦᱟᱜ ᱚᱠᱟ ᱚᱠᱟ ᱨᱮᱱᱟᱜ ᱠᱟᱱᱟ ᱱᱟᱦᱟᱜ ᱚᱱᱟ ᱠᱚᱞᱤᱧ ᱵᱟᱹᱭᱥᱟᱹᱣᱟ ᱛᱟᱯᱚᱨᱮ ᱱᱟᱦᱟᱜ ᱟᱨᱚ ᱢᱤᱫᱴᱷᱮᱱ ᱱᱟᱦᱟᱜ ᱞᱤᱧ ᱵᱟᱹᱭᱥᱟᱹᱣ ᱡᱟᱣᱨᱟᱭᱟ ᱱᱟᱦᱟᱜ

ᱚᱠᱟ ᱠᱚᱨᱮᱱᱟᱜ ᱠᱟᱱᱟ ᱛᱤᱱᱟᱹᱜ ᱛᱤᱱᱟᱹᱜ ᱰᱷᱮᱨ ᱠᱟᱛᱮ ᱢᱮᱱᱟᱜᱼᱟ ᱚᱠᱟ ᱴᱚᱞᱟ ᱨᱮᱱᱟᱜ ᱟᱫᱚ ᱚᱱᱟ ᱫᱚ ᱦᱟᱸᱜ ᱱᱚᱣᱟ ᱠᱷᱟᱛᱟ ᱨᱮᱜᱤᱧ ᱚᱞ ᱠᱟᱜᱼᱟ ᱱᱚᱜᱼᱚᱭ ᱛᱟᱵᱚᱱ ᱯᱮ ᱧᱮᱞ ᱫᱟᱲᱮᱭᱟᱜ ᱠᱟᱱᱟ ᱛᱮᱭᱤᱥ ᱪᱟᱨ ᱫᱩᱭ ᱦᱟᱡᱟᱨ ᱪᱚᱵᱵᱤᱥ ᱨᱤᱧ ᱟᱹᱜᱩ ᱞᱮᱫ ᱛᱟᱦᱮᱱᱚᱜ ᱛᱚ ᱟᱹᱰᱤ ᱫᱤᱱ ᱦᱩᱭᱮᱱᱟ ᱵᱟᱹᱞᱤᱧ ᱥᱤᱞᱟᱹᱭ ᱫᱟᱲᱮᱭᱟᱜ ᱠᱟᱱᱟ ᱚᱱᱠᱟ ᱜᱮ ᱟᱹᱰᱤ ᱜᱟᱱ ᱠᱟᱹᱢᱦᱟᱹᱭ ᱨᱮᱞᱤᱧ ᱯᱟᱲᱟᱣ ᱞᱮᱱᱟ ᱟᱫᱚ ᱚᱱᱟᱛᱮ ᱦᱟᱸᱜ ᱵᱟᱹᱞᱤᱧ ᱥᱤᱞᱟᱹᱭ ᱫᱟᱲᱮᱭᱟᱫ ᱛᱮ ᱞᱚᱜᱚᱱ ᱵᱟᱹᱧ ᱤᱫᱤ ᱫᱟᱲᱮᱭᱟᱫ ᱛᱟᱦᱮᱱᱚᱜ ᱟᱫᱚ ᱱᱚᱜᱼᱚᱭ ᱱᱟᱜ ᱛᱮᱦᱮᱧ

ᱦᱚᱸ ᱟᱫᱚ ᱱᱤᱛᱳᱜ ᱱᱟᱜ ᱚᱠᱟᱞᱮᱠᱟ ᱱᱟᱜ ᱞᱤᱧ ᱚᱱᱟ ᱚᱞ ᱱᱟᱜ ᱞᱤᱧ ᱧᱟᱢᱟ ᱚᱱᱟ ᱦᱚᱸᱞᱤᱧ ᱧᱮᱞ ᱦᱚᱪᱚ ᱯᱮᱛᱟ ᱠᱚᱣᱟ ᱢᱟᱥᱮ ᱚᱱᱟ ᱧᱮᱞ ᱢᱮᱥᱮ ᱱᱚᱜᱼᱚᱭ ᱛᱟᱨᱟ ᱱᱚᱜᱼᱚᱭ ᱱᱟᱦᱟᱜ ᱯᱮ ᱧᱮᱞ ᱫᱟᱲᱮᱭᱟᱜ ᱠᱟᱱ ᱛᱟᱵᱚᱣᱟ ᱱᱚᱣᱟ ᱫᱚ ᱯᱩᱠᱩᱨᱰᱤᱦᱟᱹ ᱨᱮᱱᱟᱜ ᱠᱟᱱᱟ ᱯᱩᱠᱩᱨᱰᱤᱦᱟᱹ ᱫᱚ ᱚᱱᱮ ᱚᱸᱰᱮ ᱱᱟᱦᱟᱜ ᱚᱞ ᱟᱠᱟᱱᱟ ᱦᱟᱱᱮ ᱚᱱᱮ ᱚᱱᱠᱟ ᱱᱟᱦᱟᱜ ᱚᱱᱠᱟ ᱞᱤᱧ ᱵᱟᱹᱭᱥᱟᱹᱣᱟ ᱟᱨ ᱚᱱᱟ ᱚᱠᱟ ᱨᱮᱱᱟᱜ ᱠᱟᱱᱟ ᱢᱟᱱᱮ ᱟᱫᱷᱟᱨ ᱨᱟᱠᱟᱵ ᱢᱮ ᱱᱚᱜᱼᱚᱭ ᱱᱟᱦᱟᱜ ᱱᱚᱣᱟ ᱫᱚ ᱵᱟᱹᱞᱤᱰᱤᱦᱟᱹ ᱨᱮᱱᱟᱜ ᱠᱟᱱᱟ ᱱᱩᱠᱩ ᱱᱟᱦᱟᱜ ᱫᱚᱥᱴᱤ ᱠᱚ ᱮᱢ ᱟᱠᱟᱫ ᱛᱟᱦᱮᱱᱚᱜ ᱱᱚᱣᱟ ᱫᱚ ᱟᱴ ᱥᱤᱨᱤᱭᱟᱞ ᱨᱮᱱᱟᱜ ᱠᱟᱱᱟ ᱵᱟᱹᱞᱤᱰᱤᱦᱟᱹ ᱫᱚ ᱛᱟᱵᱚᱱ ᱱᱟᱦᱟᱜ ᱱᱟᱜᱼᱟ ᱱᱟᱰᱮ ᱱᱚᱜᱼᱚᱭ ᱱᱚᱝᱠᱟ ᱱᱟᱦᱟᱜ ᱞᱤᱧ ᱵᱟᱹᱭᱥᱟᱹᱣ ᱛᱟᱵᱚᱣᱟ ᱟᱨᱦᱚᱸ ᱚᱱᱟ ᱱᱟᱦᱟᱜ ᱚᱠᱟ ᱨᱮᱱᱟᱜ ᱠᱟᱱᱟ ᱱᱚᱣᱟ ᱱᱟᱦᱟᱜ ᱛᱟᱵᱚ ᱢᱩᱥ ᱜᱚᱴ ᱨᱮᱱᱟᱜ ᱠᱟᱱᱟ ᱱᱩᱠᱩ ᱫᱚ ᱵᱟᱨᱭᱟ ᱠᱚ ᱮᱢ ᱟᱠᱟᱫ ᱛᱟᱦᱮᱱᱚᱜ ᱢᱩᱥ ᱜᱚᱴ ᱛᱟᱵᱚᱱ ᱱᱚᱜᱼᱚᱭ ᱱᱚᱰᱮ ᱱᱚᱣᱟ ᱫᱷᱟᱨᱮ ᱫᱚᱦᱚᱭ ᱱᱚᱜᱼᱚᱭ ᱱᱟᱦᱟᱜ ᱱᱚᱜᱼᱚ ᱱᱚᱝᱠᱟ ᱱᱟᱦᱟᱜ ᱞᱤᱧ ᱵᱟᱹᱭᱥᱟᱹᱣ ᱛᱟᱵᱚᱣᱟ ᱱᱚᱣᱟ ᱱᱟᱜ ᱱᱚᱣᱟ ᱨᱮᱯᱮ ᱧᱮᱞ ᱫᱟᱲᱮᱭᱟᱜ ᱠᱟᱱ ᱛᱟᱵᱚᱣᱟ ᱫᱤᱜᱷᱤ ᱫᱤᱜᱷᱤ ᱨᱮᱱᱟᱜ ᱱᱩᱠᱩ ᱱᱟᱜ ᱯᱟᱸᱪᱴᱤ ᱠᱚ ᱮᱢ ᱠᱟᱜᱼᱟ ᱟᱫᱚ ᱫᱤᱜᱷᱤ ᱨᱮᱫᱚ ᱱᱟᱜ ᱵᱟᱨ ᱴᱮᱱ ᱠᱚ ᱮᱢ ᱞᱮᱜᱼᱟ ᱟᱫᱚ ᱱᱚᱣᱟ ᱫᱚ ᱱᱟᱜ ᱚᱱᱟᱛᱮ ᱦᱟᱸᱜ ᱵᱤ ᱜᱨᱩᱯ ᱠᱟᱣᱟᱫᱼᱟᱹᱧ ᱦᱟᱸᱜ ᱯᱟᱸᱪᱴᱤ ᱠᱚ ᱮᱢ ᱞᱮᱜᱼᱟ ᱯᱟᱸᱪ ᱥᱤᱨᱤᱭᱟᱞ ᱨᱮᱱᱟᱜ ᱠᱟᱱ ᱛᱟᱠᱚᱣᱟ ᱫᱤᱜᱷᱤ ᱦᱩᱭᱩᱜ ᱠᱟᱱ ᱛᱟᱵᱚᱣᱟ ᱱᱚᱜᱼᱚᱭ ᱱᱟᱜ ᱱᱚᱜᱼᱚᱭ ᱱᱚᱰᱮ

ᱢᱩᱥᱜᱚᱰ ᱨᱮᱱᱟᱜ ᱠᱟᱱᱟ ᱱᱚᱜᱼᱚᱭ ᱱᱚᱰᱮᱱᱟᱜ ᱠᱟᱱᱟ ᱟᱫᱚ ᱱᱟᱜ ᱱᱚᱝᱠᱟ ᱜᱮ ᱡᱚᱛᱚ ᱡᱟᱦᱟᱸ ᱛᱤᱱᱟᱹᱜ ᱱᱟᱜ ᱚᱞ ᱟᱠᱟᱱᱟ ᱚᱱᱟ ᱱᱟᱜ ᱜᱚᱴᱟ ᱨᱮᱱᱟᱜ ᱜᱮ ᱢᱮᱱᱟᱜᱼᱟ ᱚᱠᱟᱨᱮ ᱢᱤᱫᱴᱟᱹᱝ ᱵᱟᱨᱭᱟ ᱢᱤᱫᱴᱟᱹᱝ ᱵᱟᱨᱭᱟ ᱯᱮᱭᱟ ᱯᱩᱱᱭᱟᱹ ᱚᱱᱠᱟ ᱱᱟᱜ ᱟᱨ ᱢᱤᱫ ᱴᱷᱮᱱ ᱜᱮ ᱱᱟᱜ ᱫᱚᱥᱴᱤ ᱫᱚᱠᱚ ᱮᱢ ᱟᱠᱟᱫ ᱛᱟᱦᱮᱱᱚᱜ ᱟᱫᱚ ᱴᱷᱤᱠ ᱜᱮᱭᱟ ᱛᱟᱵᱚ ᱱᱚᱝᱠᱟ ᱛᱮ ᱱᱟᱜ ᱡᱚᱛᱚ ᱦᱟᱸᱜ ᱚᱞ ᱧᱮᱞ ᱦᱚᱪᱚ ᱛᱮᱫᱚ ᱱᱟᱜ ᱵᱷᱤᱰᱭᱳ ᱟᱹᱰᱤ ᱡᱷᱟᱹᱞᱚᱜᱼᱟ ᱛᱚᱵᱮ ᱞᱤᱧ ᱧᱟᱢ ᱞᱮᱜᱮ ᱛᱟᱵᱚᱱ ᱚᱱᱟ ᱠᱚ ᱱᱟᱜ ᱟᱨ ᱱᱟᱜ ᱥᱮ ᱱᱚᱣᱟ ᱚᱠᱟ ᱨᱮᱱᱟᱜ ᱠᱟᱱᱟ ᱚᱱᱮ ᱱᱚᱣᱟ ᱫᱚ ᱦᱚᱨᱤᱯᱩᱨ ᱨᱮᱱᱟᱜ ᱠᱟᱱ ᱛᱟᱵᱚᱣᱟ ᱦᱚᱨᱤᱯᱩᱨ ᱫᱚ ᱚᱠᱟ ᱨᱮ ᱱᱟᱜ ᱱᱚᱜᱼᱚᱭ ᱱᱚᱰᱮ ᱱᱚᱜᱼᱚᱭ ᱱᱚᱰᱮ ᱜᱮ ᱴᱷᱤᱠ ᱜᱮᱭᱟ ᱛᱟᱵᱚ ᱛᱚᱵᱮ ᱡᱚᱛᱚ ᱚᱞ ᱧᱟᱢ ᱠᱟᱛᱮ ᱱᱚᱝᱠᱟ ᱛᱮ ᱱᱟᱦᱟᱜ ᱞᱤᱧ ᱵᱟᱹᱭᱥᱟᱹᱣ ᱞᱮᱜᱮ ᱛᱟᱯᱚᱨᱮ ᱱᱟᱦᱟᱜ ᱚᱠᱟ ᱨᱮᱱᱟᱜ ᱛᱤᱱᱟᱹᱜ ᱠᱟᱛᱮ ᱱᱟᱦᱟᱜ ᱢᱮᱱᱟᱜᱼᱟ ᱚᱱᱟ ᱠᱚ ᱱᱟᱦᱟᱜ ᱞᱤᱧ ᱫᱮᱠᱷᱟᱣ ᱧᱚᱜ ᱟᱯᱮᱭᱟ ᱱᱟᱦᱟᱜ ᱡᱚᱛᱚ ᱞᱤᱧ ᱵᱟᱹᱭᱥᱟᱹᱣ ᱪᱟᱵᱟ ᱠᱮᱫ ᱛᱟᱵᱚᱣᱟ ᱱᱚᱜᱼᱚ ᱱᱚᱣᱟ ᱱᱟᱦᱟᱜ ᱢᱤᱫᱴᱟᱝ ᱥᱟᱨᱮᱡ ᱟᱠᱟᱱ ᱛᱟᱵᱚᱣᱟ

ᱟᱨ ᱚᱱᱟ ᱦᱩᱭᱩᱜ ᱠᱟᱱ ᱛᱟᱵᱚᱣᱟ ᱵᱷᱩᱲᱟᱹᱰᱤ ᱨᱮᱱᱟᱜ ᱢᱤᱫᱴᱟᱹᱝ ᱵᱟᱹᱨᱩ ᱜᱷᱩᱴᱩ ᱨᱮᱱᱟᱜ ᱢᱤᱫᱴᱟᱹᱝ ᱱᱚᱣᱟ ᱢᱟ ᱱᱟᱜ ᱠᱟᱭᱨᱟ ᱠᱚᱪᱟ ᱨᱮᱱᱟᱜ ᱛᱟᱵᱚ ᱛᱚᱵᱮ ᱱᱤᱛᱳᱜ ᱫᱚ ᱴᱷᱤᱠ ᱜᱮ ᱛᱟᱵᱚᱣᱟ ᱟᱨᱦᱚᱸ ᱞᱤᱧ ᱵᱟᱹᱭᱥᱟᱹᱣ ᱛᱟᱵᱚᱣᱟ ᱱᱤᱛᱳᱜ ᱫᱚ ᱥᱤᱨᱤᱭᱟᱞ ᱦᱤᱥᱟᱹᱵᱽ ᱱᱟᱜ ᱵᱟᱹᱭᱥᱟᱹᱣ ᱦᱩᱭᱩᱜᱼᱟ ᱟᱫᱚ ᱫᱤᱜᱷᱤ ᱫᱚ ᱱᱟᱜ ᱞᱟᱥ ᱨᱤᱧ ᱥᱮᱱᱚᱜᱼᱟ ᱫᱤᱜᱷᱤ ᱨᱮᱱᱟᱜ ᱫᱚ ᱞᱟᱛᱟᱨ ᱩᱛᱟᱹᱨ ᱨᱮᱵᱚᱱ ᱵᱟᱹᱭᱥᱟᱹᱣᱟ ᱱᱚᱰᱮ ᱜᱮ ᱵᱟᱹᱭᱥᱟᱹᱣ ᱢᱮ ᱱᱚᱰᱮ ᱜᱮ ᱚᱱᱟ ᱫᱚ ᱵᱟᱝ ᱫᱤᱜᱷᱤ ᱨᱮᱱᱟᱜ ᱫᱤᱜᱷᱤ ᱫᱤᱜᱷᱤ ᱨᱮᱱᱟᱜ ᱞᱟᱥ ᱤᱧ ᱥᱮᱱᱚᱜᱼᱟ ᱱᱚᱜᱼᱚ ᱱᱚᱝᱠᱟ ᱱᱟᱜ ᱞᱤᱧ ᱵᱟᱹᱭᱥᱟᱹᱣ ᱛᱟᱵᱚᱣᱟ ᱟᱫᱚ ᱱᱤᱛᱳᱜ ᱫᱚ ᱱᱟᱜ ᱱᱚᱣᱟ ᱫᱤᱜᱷᱤ ᱨᱮᱱᱟᱜ ᱛᱟᱯᱚᱨᱮ ᱯᱩᱠᱩᱨᱰᱤᱦᱟᱹ ᱛᱟᱯᱚᱨᱮ ᱱᱟᱜ ᱦᱚᱨᱤᱯᱩᱨ ᱱᱚᱝᱠᱟ ᱛᱮ ᱱᱟᱜ ᱱᱚᱜᱼᱚ ᱱᱚᱝᱠᱟ ᱛᱮ ᱱᱟᱜ ᱞᱤᱧ ᱵᱟᱹᱭᱥᱟᱹᱣ ᱛᱟᱵᱚᱣᱟ ᱱᱚᱝᱠᱟ ᱛᱮ ᱱᱚᱸᱰᱮ ᱱᱚᱣᱟ ᱠᱷᱟᱱ ᱫᱚ ᱪᱮᱛᱟᱱ ᱨᱮ ᱛᱟᱦᱮᱱᱟ ᱠᱚᱞᱚᱱᱤ ᱱᱟᱜ ᱢᱟᱲᱟᱝ ᱤᱧ ᱥᱮᱱᱚᱜ ᱛᱟᱵᱚᱣᱟ ᱱᱚᱣᱟ ᱫᱚ ᱦᱟᱸᱜ ᱪᱮᱛᱟᱱ ᱨᱮ ᱛᱟᱦᱮᱱᱟ ᱛᱟᱯᱚᱨᱮ ᱱᱚᱣᱟ ᱚᱱᱠᱟ ᱥᱤᱨᱤᱭᱟᱞ ᱱᱟᱜ ᱤᱱᱟᱹ ᱫᱚ ᱟᱬᱜᱚ ᱱᱟᱜ ᱤᱧ